ᱥᱟᱱᱟᱢ ᱠᱚᱜᱮ ᱡᱚᱦᱟᱨ ᱥᱟᱶᱛᱮ ᱥᱟᱹᱜᱩᱱ ᱥᱮᱛᱟᱜ ᱟᱨ ᱛᱮᱦᱮᱧᱟᱜ ᱵᱞᱚᱜ ᱨᱮ ᱟᱯᱮ ᱠᱚ ᱡᱚᱛᱚ ᱥᱟᱹᱜᱩᱱ ᱫᱟᱨᱟᱢ ᱱᱤᱛᱚᱜ ᱥᱮᱛᱟᱜ ᱵᱮᱲᱟ ᱨᱮᱱᱟᱜ ᱚᱠᱛᱚ ᱠᱚᱢ ᱥᱮ ᱠᱚᱢ ᱪᱷᱮ ᱜᱟᱱ ᱵᱟᱡᱟᱜ ᱠᱟᱱᱟ ᱟᱨ ᱡᱚᱜ ᱨᱟᱪᱟ ᱠᱟᱹᱢᱤ ᱠᱚᱦᱚᱸ ᱮᱦᱚᱵ ᱦᱩᱭ ᱟᱠᱟᱱᱟ ᱥᱮᱛᱟᱜ ᱵᱮᱲᱟ ᱠᱷᱚᱡᱟᱜ ᱦᱟᱱᱛᱮ ᱨᱮ ᱫᱟᱹᱭ ᱛᱤᱠᱤᱱ ᱠᱤᱱ ᱡᱚᱜ ᱨᱟᱪᱟᱭᱮᱫᱼᱟ ᱟᱨ ᱦᱩᱲᱩ ᱤᱨ ᱠᱚᱫᱚ ᱱᱟᱦᱟᱜ ᱞᱮ ᱪᱟᱵᱟ ᱠᱮᱜᱼᱟ ᱱᱤᱭᱟᱹ ᱵᱟᱨᱥᱤᱧ ᱫᱚ ᱠᱷᱟᱹᱞᱤ ᱜᱚᱲᱟ ᱠᱟᱹᱴᱷᱤ ᱛᱚᱞ ᱠᱚᱜᱮ ᱮᱦᱚᱵ ᱦᱩᱭ ᱟᱠᱟᱱᱟ ᱵᱟᱨᱥᱤᱧ ᱜᱟᱱ ᱞᱮ ᱛᱚᱞ ᱠᱮᱜᱼᱟ ᱟᱨ ᱛᱮᱦᱮᱧ ᱫᱚ ᱱᱟᱦᱟᱜ ᱛᱮᱦᱮᱧ ᱦᱚᱸᱞᱮ ᱛᱚᱞ ᱞᱮ ᱪᱟᱞᱟᱜᱼᱟ ᱱᱟᱦᱟᱜ ᱫᱤᱱ ᱵᱷᱳᱨ ᱛᱚᱞ ᱦᱩᱭᱩᱜ ᱠᱟᱱᱟ ᱪᱮᱫᱟᱜ ᱥᱮ ᱟᱹᱰᱤ ᱜᱟᱱ ᱦᱩᱲᱩ ᱠᱚ ᱢᱮᱱᱟᱜᱼᱟ ᱥᱮ ᱟᱨ ᱛᱚᱞ ᱦᱚᱲ ᱠᱚ ᱠᱟᱹᱢᱤ ᱦᱚᱲ ᱠᱚ ᱩᱱᱟᱹᱜ ᱵᱟᱠᱚ ᱧᱟᱢᱚᱜ ᱠᱟᱱᱟ ᱚᱱᱟ ᱠᱷᱟᱹᱛᱤᱨ ᱯᱩᱱ ᱢᱚᱬᱮ ᱦᱚᱲ ᱞᱮ ᱪᱟᱞᱟᱜ ᱠᱟᱱᱟ ᱛᱚᱞ ᱞᱟᱹᱜᱤᱫ ᱟᱨ ᱱᱤᱛᱚᱜ ᱥᱮᱛᱟᱜ ᱵᱮᱲᱟ ᱨᱮᱱᱟᱜ ᱚᱠᱛᱚ ᱤᱧ ᱫᱚ ᱩᱛᱩ ᱱᱟᱦᱟᱜ ᱤᱧ ᱤᱥᱤᱱ ᱞᱟᱹᱜᱤᱫᱚᱜ ᱟᱫᱚ ᱱᱚᱛᱮ ᱵᱟᱲᱜᱮ ᱥᱮᱫ ᱤᱧ ᱦᱮᱡ ᱟᱠᱟᱱᱟ ᱠᱟᱭᱨᱟᱧ ᱜᱮᱫ ᱞᱟᱹᱜᱤᱫᱚᱜ ᱟᱨ ᱛᱩᱲᱤ ᱟᱲᱟᱜ ᱦᱚᱸ ᱦᱚᱞᱟ ᱟᱹᱭᱩᱵ ᱨᱮᱞᱤᱧ ᱥᱤᱫ ᱟᱠᱟᱫ ᱚᱱᱟ ᱦᱚᱸ ᱱᱟᱜ ᱩᱛᱩᱭᱟ ᱟᱫᱚ ᱠᱮᱞᱟ ᱨᱮᱱᱟᱜ ᱠᱚᱯᱛᱟᱧ ᱵᱮᱱᱟᱣ ᱞᱟᱹᱜᱤᱫ ᱛᱚ ᱪᱚᱞᱚ ᱛᱚᱵᱮ ᱛᱮᱦᱮᱧᱟᱜ ᱵᱞᱚᱜ ᱵᱚᱱ ᱮᱛᱚᱦᱚᱵ ᱞᱮᱜᱮ ᱟᱨ ᱱᱤᱛᱚᱜ ᱠᱟᱭᱨᱟ ᱠᱟᱹᱱᱫᱷᱤ ᱠᱟᱹᱴᱤᱡ ᱤᱧ ᱜᱮᱫ ᱧᱚᱜᱟ ᱱᱚᱜᱼᱚ ᱱᱚᱣᱟᱴᱟᱜ ᱵᱮᱨᱮᱞᱟᱜ ᱠᱟᱭᱨᱟ ᱜᱮ ᱱᱟᱦᱟᱜ ᱜᱮᱫ ᱞᱟᱹᱜᱤᱫ ᱤᱧ ᱟᱨ ᱮᱱᱟᱝ ᱜᱟᱹᱞᱛᱤ ᱛᱮ ᱠᱟᱹᱱᱫᱷᱤᱧ ᱞᱟᱹᱭ ᱠᱮᱜᱼᱟ ᱠᱟᱭᱨᱟ ᱠᱟᱹᱱᱫᱷᱤᱧ ᱜᱮᱫᱟ ᱠᱟᱹᱱᱫᱷᱤ ᱫᱚ ᱵᱟᱝ ᱵᱤᱞᱤᱭᱟᱜ ᱠᱷᱟᱱ ᱩᱱᱟᱹᱝ ᱠᱟᱹᱱᱫᱷᱤ ᱜᱮᱫ ᱜᱟᱱ ᱠᱚᱜᱼᱟ ᱱᱚᱣᱟ ᱫᱚ ᱵᱮᱨᱮᱞᱟᱜ ᱠᱟᱱᱟ ᱥᱮ ᱮᱱᱠᱷᱟᱱ ᱫᱚ ᱢᱤᱫ ᱫᱚᱨᱡᱚᱱ ᱜᱟᱱᱤᱧ ᱜᱮᱫᱟ ᱟᱨ ᱱᱟᱦᱟᱜ ᱮᱴᱟᱜᱟᱜ ᱩᱛᱩᱜ ᱠᱟᱱᱟ ᱥᱮ ᱮᱱᱠᱷᱟᱱ ᱩᱱᱟᱹᱜ ᱰᱷᱮᱨ ᱫᱚ ᱵᱟᱹᱧ ᱜᱮᱫᱟ ᱱᱮ ᱱᱤᱱᱟᱹᱜ ᱜᱟᱱ ᱠᱟᱭᱨᱟ ᱛᱤᱭᱩᱜ ᱠᱮᱜᱼᱟᱹᱧ ᱠᱮᱞᱟ ᱠᱚᱯᱛᱟ ᱵᱮᱱᱟᱣ ᱞᱟᱹᱜᱤᱫ ᱱᱚᱛᱮ ᱨᱮ ᱛᱩᱲᱤ ᱟᱲᱟᱜ ᱟᱹᱨᱩᱵᱮᱜᱼᱟ ᱢᱟᱨᱟᱝ ᱫᱟᱹᱭ ᱫᱚᱢᱮ ᱥᱤᱵᱤᱞ ᱜᱮᱭᱟ ᱛᱩᱲᱤ ᱟᱲᱟᱜ ᱢᱤᱫ ᱫᱤᱱ ᱞᱮ ᱩᱛᱩ ᱵᱤᱰᱟᱹᱣ ᱞᱮᱫ ᱛᱟᱦᱮᱸᱫ ᱱᱚᱣᱟᱴᱟᱜ ᱵᱟᱲᱜᱮ ᱨᱮᱱᱟᱜ ᱠᱟᱱᱟ ᱛᱩᱲᱤ ᱟᱲᱟᱜ ᱫᱚ ᱱᱤᱛᱚᱜ ᱢᱤᱱᱟᱹᱧᱟ ᱪᱩᱞᱦᱟᱹ ᱵᱩᱴᱟᱹ ᱨᱮ ᱟᱨ ᱛᱩᱲᱤ ᱟᱲᱟᱜ ᱠᱚᱧ ᱜᱮᱫ ᱠᱮᱜᱼᱟ ᱠᱟᱭᱨᱟ ᱠᱚ ᱟᱹᱞᱩ ᱠᱚ ᱡᱚᱛᱚᱧ ᱛᱤᱠᱤ ᱠᱮᱜᱼᱟ ᱢᱚᱥᱞᱟ ᱠᱚᱧ ᱨᱤᱫ ᱨᱮᱰᱤ ᱟᱠᱟᱫᱼᱟ ᱱᱚᱛᱮ ᱨᱮ ᱡᱚᱛᱚᱧ ᱫᱚᱦᱚ ᱟᱠᱟᱫᱼᱟ ᱱᱤᱛᱚᱜ ᱫᱚ ᱵᱷᱟᱹᱡᱤ ᱞᱟᱹᱜᱤᱫ ᱱᱟᱦᱟᱜ ᱤᱧ ᱟᱨ ᱨᱚᱦᱚᱲ ᱢᱟᱹᱨᱤᱪ ᱛᱮ ᱛᱩᱲᱤ ᱟᱲᱟᱜ ᱵᱷᱟᱹᱡᱤ ᱫᱚ ᱫᱚᱢᱮ ᱥᱤᱵᱤᱞᱟ ᱟᱨ ᱵᱤᱞᱟᱹᱛᱤ ᱠᱚ ᱢᱮᱥᱟ ᱛᱤᱠᱤ ᱤᱥᱤᱱ ᱠᱟᱛᱮ ᱠᱟᱭᱨᱟ ᱯᱷᱨᱟᱭ ᱡᱩᱛ ᱟᱹᱠᱟᱹᱜᱼᱟᱹᱧ ᱡᱤᱨᱟᱹ ᱥᱟᱥᱟᱝ ᱵᱩᱞᱩᱝ ᱢᱮᱥᱟ ᱠᱟᱛᱮ ᱱᱚᱛᱮ ᱠᱟᱹᱨᱤ ᱦᱚᱸ ᱤᱥᱤᱱ ᱟᱠᱟᱱᱟ ᱱᱚᱣᱟ ᱨᱮᱜᱮ ᱱᱤᱛᱚᱜ ᱤᱧ ᱢᱮᱥᱟ ᱜᱚᱫ ᱠᱟᱜᱼᱟ ᱟᱨ ᱯᱩᱨᱟᱹ ᱥᱤᱵᱤᱞ ᱜᱮ ᱤᱥᱤᱱ ᱮᱱᱟ ᱛᱟᱞᱮ ᱠᱮᱞᱟ ᱨᱮᱱᱟᱜ ᱠᱚᱯᱛᱟ ᱥᱚᱠᱛᱚ ᱥᱤᱵᱤᱞ ᱜᱮ ᱧᱮᱞᱚᱜ ᱠᱟᱱᱟ ᱟᱨ ᱡᱚᱢ ᱨᱮᱦᱚᱸ ᱯᱩᱨᱟᱹ ᱥᱤᱵᱤᱞ ᱜᱮ ᱱᱟᱦᱟᱜ ᱵᱩᱡᱷᱟᱹᱜᱼᱟ ᱧᱮᱞ ᱛᱮᱜᱮ ᱴᱷᱤᱠᱟᱹ ᱫᱟᱲᱮᱭᱟᱜ ᱠᱟᱱᱟ ᱯᱮ ᱫᱟᱹᱛᱟᱹᱱᱤ ᱦᱩᱛᱩᱢ ᱵᱟᱲᱟ ᱠᱟᱛᱮ ᱵᱟᱹᱫᱽ ᱠᱷᱚᱱ ᱟᱹᱜᱩᱣᱟᱜ ᱨᱚᱞ ᱱᱚᱣᱟ ᱫᱚ ᱦᱚᱞᱟ ᱨᱮ ᱠᱚᱴᱮᱡ ᱠᱟᱛᱮᱧ ᱞᱚᱦᱚᱫ ᱞᱮᱫᱟ ᱛᱟᱦᱮᱱ ᱫᱟᱹᱛᱟᱹᱱᱤ ᱵᱟᱲᱟ ᱠᱟᱛᱮ ᱱᱚᱣᱟ ᱜᱮ ᱧᱩ ᱦᱩᱭᱩᱜᱼᱟ ᱱᱚᱣᱟ ᱫᱚ ᱠᱟᱥᱟ ᱠᱟᱥᱟ ᱵᱩᱡᱷᱟᱹᱜᱼᱟ ᱢᱮᱱᱠᱷᱟᱱ ᱦᱚᱲᱢᱚ ᱞᱟᱹᱜᱤᱫ ᱟᱹᱰᱤ ᱵᱷᱟᱹᱜᱤ ᱜᱮᱭᱟ ᱠᱚᱥᱟᱱ ᱡᱤᱱᱤᱥ ᱠᱟᱱᱟ ᱱᱟᱥᱛᱟ ᱠᱚ ᱦᱩᱭ ᱵᱟᱲᱟᱭᱮᱱᱟ ᱛᱤᱧ ᱟᱨ ᱚᱲᱟᱜ ᱦᱚᱲ ᱠᱚᱫᱚ ᱢᱟᱲᱟᱝ ᱨᱮ ᱵᱟᱹᱫᱽ ᱠᱚ ᱥᱮᱱ ᱟᱠᱟᱱᱟ ᱥᱮᱛᱟᱜ ᱵᱮᱲᱟ ᱨᱮᱜᱮ ᱫᱟᱹᱭ ᱟᱨ ᱟᱭᱳ ᱠᱤᱱ ᱢᱟᱲᱟᱝ ᱦᱟᱛᱟᱲ ᱨᱮᱱᱟᱜ ᱫᱟᱠᱟ ᱠᱚᱦᱚᱸ ᱠᱤᱱ ᱤᱫᱤ ᱟᱠᱟᱫᱼᱟ ᱟᱨ ᱤᱧ ᱢᱟ ᱩᱛᱩ ᱠᱚ ᱤᱥᱤᱱ ᱵᱟᱲᱟᱛᱮ ᱜᱷᱟᱹᱲᱤᱠ ᱱᱤᱛᱚᱜ ᱵᱟᱫᱽ ᱨᱤᱧ ᱪᱟᱞᱟᱜ ᱠᱟᱱᱟ ᱱᱤᱛᱚᱜ ᱤᱧ ᱤᱫᱤ ᱛᱟᱨᱟᱭ ᱞᱟᱹᱜᱤᱫ ᱦᱟᱸᱜ ᱩᱛᱩ ᱠᱚ ᱟᱨ ᱥᱟᱶᱛᱮ ᱩᱢᱩ ᱩᱢ ᱠᱟᱛᱮ ᱦᱚᱨᱚᱜᱚᱜ ᱞᱟᱹᱜᱤᱫ ᱞᱩᱜᱽᱲᱤ ᱠᱚ ᱪᱮᱫᱟᱜ ᱥᱮ ᱵᱟᱹᱫᱽ ᱥᱮᱫ ᱨᱮᱜᱮ ᱠᱟᱹᱢᱤ ᱵᱟᱲᱟ ᱠᱟᱛᱮ ᱛᱤᱠᱤᱱ ᱢᱟᱛᱚ ᱚᱱᱛᱮ ᱨᱮᱜᱮ ᱩᱢ ᱦᱚᱸ ᱩᱢ ᱦᱩᱭᱩᱜᱼᱟ ᱟᱨ ᱵᱟᱹᱫᱽ ᱨᱮᱜᱮ ᱫᱟᱠᱟ ᱠᱚ ᱡᱚᱢ ᱦᱩᱭᱩᱜᱼᱟ ᱟᱨ ᱵᱟᱵᱟ ᱦᱚᱸ ᱠᱟᱰᱟᱭ ᱤᱫᱤ ᱠᱮᱫ ᱠᱤᱱᱟ ᱚᱱᱛᱮ ᱵᱟᱹᱫᱽ ᱥᱮᱫ ᱨᱮᱜᱮ ᱞᱮ ᱛᱚᱞ ᱠᱟᱹᱠᱤᱱ ᱠᱟᱱᱟ ᱟᱨ ᱜᱩᱦᱩᱢ ᱞᱮ ᱞᱚᱦᱚᱫ ᱠᱟᱛᱮ ᱞᱮ ᱟᱹᱨᱩᱵ ᱯᱷᱩᱨᱪᱟᱹ ᱟᱠᱟᱫᱼᱟ ᱚᱱᱟ ᱦᱚᱸ ᱵᱟᱹᱫᱽ ᱥᱮᱫ ᱨᱮᱠᱤᱱ ᱤᱫᱤ ᱛᱚᱨᱟ ᱟᱠᱟᱫᱼᱟ ᱚᱱᱟ ᱦᱚᱸ ᱱᱤᱛᱚᱜ ᱚᱱᱛᱮ ᱨᱮᱜᱮ ᱛᱟᱥᱮ ᱵᱟᱲᱟ ᱠᱚ ᱦᱩᱭᱩᱜ ᱠᱟᱱᱟ ᱟᱨ ᱱᱤᱛᱚᱜ ᱤᱧ ᱦᱚᱸ ᱥᱟᱢᱟᱱ ᱠᱚ ᱡᱚᱛᱚᱣᱟᱜ ᱤᱧ ᱥᱟᱢᱴᱟᱣ ᱡᱩᱛ ᱟᱠᱟᱫᱼᱟ ᱱᱚᱛᱮ ᱨᱮ ᱠᱮᱱ ᱨᱮ ᱩᱛᱩ ᱠᱚᱧ ᱥᱟᱢᱵᱟᱣ ᱟᱠᱟᱫᱼᱟ ᱡᱷᱚᱞᱟ ᱨᱮ ᱞᱩᱜᱽᱲᱤ ᱠᱚ ᱥᱟᱵᱚᱱ ᱥᱩᱱᱩᱢ ᱠᱚ ᱟᱨ ᱟᱹᱠᱤᱱ ᱵᱟᱠᱷᱨᱟ ᱫᱟᱹᱭ ᱛᱤᱠᱤᱱ ᱟᱭᱳ ᱛᱮᱠᱚ ᱵᱟᱠᱷᱨᱟ ᱫᱚ ᱢᱟᱲᱟᱝ ᱨᱮᱜᱮ ᱠᱚ ᱤᱫᱤ ᱟᱠᱟᱫᱼᱟ ᱱᱤᱛᱚᱜ ᱫᱚ ᱤᱧ ᱵᱟᱠᱷᱨᱟ ᱜᱤᱧ ᱤᱫᱤᱭᱟ ᱟᱨ ᱚᱲᱟᱜ ᱨᱮᱫᱚ ᱱᱟᱜ ᱚᱠᱚᱭ ᱦᱚᱸ ᱵᱟᱹᱪᱩᱜ ᱠᱚᱣᱟ ᱮᱱᱠᱷᱟᱱ ᱚᱲᱟᱜ ᱤᱧ ᱪᱟᱹᱵᱤ ᱦᱚᱴᱚ ᱠᱟᱜ ᱱᱟ ᱱᱚᱰᱮ ᱪᱟᱹᱵᱤ ᱵᱟᱲᱟ ᱠᱟᱛᱮ ᱱᱤᱛᱚᱜ ᱫᱚ ᱵᱟᱲᱜᱮ ᱥᱮᱫ ᱛᱤᱧ ᱪᱟᱞᱟᱜᱼᱟ ᱱᱟᱦᱟᱜ ᱛᱚ ᱪᱚᱞᱚ ᱛᱚᱵᱮ ᱵᱟᱹᱫᱽ ᱥᱮᱫ ᱜᱮᱵᱚᱱ ᱥᱮᱴᱮᱨ ᱞᱮᱱ ᱜᱮ ᱱᱤᱛᱚᱜ ᱫᱚ ᱵᱟᱲᱜᱮ ᱫᱩᱣᱟᱹᱨ ᱠᱚ ᱜᱚᱴᱟ ᱥᱤᱧ ᱦᱚᱴᱚ ᱠᱟᱜ ᱱᱟᱹᱧ ᱟᱨ ᱱᱤᱛᱚᱜ ᱫᱚ ᱪᱟᱞᱟᱜ ᱠᱟᱹᱱᱟᱹᱧ ᱵᱟᱹᱫᱽ ᱥᱟᱢᱟᱱ ᱠᱚ ᱤᱫᱤᱭᱟᱛᱮᱱ ᱟᱹᱰᱤ ᱢᱟᱡᱟ ᱜᱮ ᱵᱩᱡᱷᱟᱹᱜᱼᱟ ᱱᱮᱛᱟᱨ ᱫᱤᱱ ᱟᱹᱛᱩ ᱫᱤᱥᱚᱢ ᱨᱮᱭᱟᱜ ᱞᱮᱠᱤᱱ ᱠᱟᱹᱢᱤ ᱛᱮ ᱛᱷᱚᱲᱟ ᱵᱤᱡᱤ ᱥᱤᱰᱤᱭᱩᱞ ᱪᱟᱞᱟᱜᱼᱟ ᱟᱫᱚ ᱮᱱᱦᱚᱸ ᱟᱨ ᱡᱟᱹᱥᱛᱤ ᱵᱟᱭ ᱨᱟᱵᱟᱝ ᱠᱟᱱᱟ ᱛᱮᱦᱮᱧ ᱫᱚ ᱨᱤᱢᱤᱞ ᱨᱤᱢᱤᱞ ᱥᱤᱛᱩᱝ ᱟᱠᱟᱫ ᱟᱭ ᱩᱱᱟᱹᱜ ᱫᱚ ᱵᱟᱝ ᱨᱟᱵᱟᱝ ᱠᱟᱱᱟ ᱫᱤᱱᱜᱮ ᱱᱚᱜᱼᱚ ᱱᱚᱝᱠᱟᱛᱮ ᱦᱚᱲᱮᱡ ᱵᱟᱹᱫᱽ ᱫᱷᱟᱨᱮ ᱫᱷᱟᱨᱮ ᱛᱮ ᱪᱟᱞᱟᱣ ᱦᱩᱭᱩᱜ ᱠᱟᱱᱟ ᱚᱱᱟ ᱦᱚᱛᱚᱫ ᱵᱟᱲᱜᱮ ᱛᱟᱞᱟ ᱛᱟᱞᱟ ᱥᱮᱫ ᱛᱮ ᱦᱚᱨ ᱢᱮᱱᱟᱜᱼᱟ ᱚᱱᱠᱟ ᱛᱮᱜᱮ ᱥᱤᱫᱷᱟᱹ ᱵᱟᱹᱫᱽ ᱦᱚᱨ ᱯᱟᱨᱚᱢ ᱟᱠᱟᱱᱟ ᱚᱱᱠᱟ ᱛᱮᱜᱮᱧ ᱪᱟᱞᱟᱜᱼᱟ ᱱᱟᱦᱟᱜ ᱥᱚᱠᱛᱚ ᱰᱷᱮᱨ ᱦᱚᱛᱚᱫ ᱠᱚ ᱪᱟᱥ ᱟᱠᱟᱫᱼᱟ ᱟᱨ ᱡᱟᱦᱟᱸ ᱠᱚ ᱦᱟᱲᱟᱢᱚᱜ ᱠᱟᱱᱟ ᱱᱚᱜᱼᱚ ᱱᱚᱝᱠᱟ ᱠᱚ ᱜᱚᱫ ᱜᱤᱰᱤ ᱦᱚᱴᱚ ᱠᱟᱜ ᱠᱟᱱᱟ ᱮᱠᱫᱚᱢ ᱱᱚᱣᱟ ᱠᱚᱫᱚ ᱥᱤᱵᱤᱞ ᱦᱚᱸ ᱵᱟᱭ ᱥᱤᱵᱤᱞᱟ ᱱᱚᱜᱼᱚ ᱱᱚᱝᱠᱟᱛᱮ ᱦᱚᱨ ᱢᱮᱱᱟᱜᱼᱟ ᱱᱚᱜᱼᱚ ᱱᱚᱝᱠᱟ ᱛᱮᱜᱮ ᱱᱟᱦᱟᱜ ᱛᱟᱞᱟ ᱛᱟᱞᱟ ᱛᱮᱧ ᱯᱟᱨᱚᱢᱚᱜᱼᱟ ᱫᱚᱢᱮ ᱦᱚᱛᱚᱫ ᱡᱚ ᱟᱠᱟᱱᱟ ᱱᱚᱝᱠᱟᱛᱮ ᱜᱚᱴᱟ ᱜᱮ ᱟᱹᱰᱤ ᱪᱮᱦᱨᱟ ᱠᱚ ᱱᱟᱹᱲᱤ ᱠᱟᱜᱼᱟ ᱨᱟᱹᱥᱠᱟᱹ ᱜᱮ ᱧᱮᱞᱚᱜ ᱠᱟᱱᱟ ᱟᱫᱷᱟᱱ ᱟᱲᱟᱜ ᱠᱚᱫᱚ ᱞᱮᱜᱮᱡ ᱞᱮᱜᱮᱡ ᱟᱫᱷᱟᱱ ᱠᱚᱫᱚ ᱯᱟᱺᱰᱩ ᱪᱟᱵᱟ ᱟᱠᱟᱱᱟ ᱱᱤᱛᱚᱜ ᱫᱚ ᱡᱚ ᱜᱮ ᱟᱹᱰᱤ ᱥᱟᱥᱛᱟ ᱜᱚᱴᱟ ᱡᱷᱟᱴᱟ ᱞᱟᱛᱟᱨ ᱨᱮ ᱞᱟᱛᱟᱨ ᱥᱮᱫ ᱠᱷᱚᱱ ᱧᱮᱞ ᱞᱮᱠᱷᱟᱱ ᱫᱚ ᱮᱠᱷᱮᱱ ᱡᱚ ᱜᱮ ᱧᱮᱞ ᱧᱟᱢᱚᱜᱼᱟ ᱱᱚᱜᱼᱚ ᱱᱚᱣᱟ ᱯᱟᱥᱴᱟ ᱨᱮᱫᱚ ᱫᱚᱢᱮ ᱛᱟᱠᱚ ᱜᱷᱟᱸᱜᱽᱨᱟ ᱡᱚ ᱠᱟᱱᱟ ᱱᱚᱜᱼᱚᱭ ᱛᱟᱨᱟ ᱧᱮᱞ ᱫᱟᱲᱮᱭᱟᱜ ᱠᱟᱱᱟ ᱯᱮ ᱦᱟᱹᱨᱭᱟᱹᱲ ᱜᱮ ᱜᱷᱟᱸᱜᱽᱨᱟ ᱟᱨ ᱱᱚᱜᱼᱚ ᱱᱚᱛᱮ ᱫᱚ ᱵᱤᱞᱟᱹᱛᱤ ᱛᱟᱞᱟ ᱛᱟᱞᱟᱛᱮ ᱦᱚᱨ ᱯᱟᱨᱚᱢ ᱟᱠᱟᱱᱟ ᱱᱤᱛᱚᱜ ᱱᱚᱰᱮ ᱵᱟᱹᱫᱤᱧ ᱥᱮᱴᱮᱨ ᱟᱠᱟᱱᱟ ᱟᱨ ᱫᱟᱠᱟ ᱠᱚ ᱩᱛᱩ ᱠᱚ ᱱᱚᱰᱮ ᱜᱮ ᱢᱤᱫᱴᱷᱮᱱ ᱞᱮ ᱫᱚᱦᱚ ᱟᱠᱟᱜᱼᱟ ᱟᱨ ᱛᱚᱞ ᱫᱚ ᱱᱟᱦᱟᱜ ᱦᱟᱱᱛᱮ ᱵᱟᱹᱭᱦᱟᱹᱲ ᱥᱮᱫ ᱨᱮ ᱛᱚᱞ ᱦᱩᱭᱩᱜ ᱠᱟᱱᱟ ᱵᱟᱹᱫ ᱥᱮᱫ ᱨᱮᱜᱮ ᱱᱚᱣᱟ ᱜᱚᱰᱟ ᱨᱮ ᱜᱩᱦᱩᱢ ᱠᱚᱞᱮ ᱟᱹᱜᱩ ᱛᱟᱨᱟ ᱟᱠᱟᱜᱼᱟ ᱛᱤᱨᱯᱟᱞ ᱨᱮ ᱛᱟᱥᱮ ᱦᱩᱭ ᱟᱠᱟᱱᱟ ᱱᱚᱛᱮ ᱨᱮ ᱠᱟᱲᱟ ᱦᱚᱸ ᱵᱩᱥᱩᱵ ᱞᱮ ᱮᱢ ᱟᱠᱟᱫ ᱠᱤᱱᱟ ᱛᱚᱞ ᱠᱟᱹᱠᱤᱱ ᱠᱟᱱᱟᱞᱮ ᱜᱩᱯᱤ ᱨᱮᱱᱟᱜ ᱚᱠᱛᱚ ᱵᱟᱝᱟ ᱟᱨ ᱱᱚᱰᱮ ᱛᱟᱥᱮ ᱯᱟᱥᱱᱟᱣ ᱵᱤᱪ ᱵᱤᱪ ᱨᱮ ᱠᱟᱹᱴᱤᱡ ᱯᱟᱞᱴᱤ ᱨᱩᱣᱟᱹᱲᱟᱜ ᱦᱩᱭᱩᱜ ᱠᱟᱱᱟ ᱟᱨ ᱱᱟᱦᱟᱜ ᱨᱚᱦᱚᱲ ᱞᱮᱱᱠᱷᱟᱱ ᱜᱮ ᱜᱟᱯᱟ ᱢᱮᱭᱟᱝ ᱯᱤᱥᱟᱹᱣ ᱦᱚᱸ ᱜᱟᱱᱚᱜᱼᱟ ᱱᱚᱣᱟ ᱜᱩᱦᱩᱢ ᱫᱚ ᱱᱚᱜᱼᱚ ᱱᱚᱣᱟᱴᱟᱜ ᱵᱟᱹᱭᱦᱟᱹᱲ ᱥᱮᱫ ᱨᱮ ᱟᱹᱴᱤ ᱛᱚᱞ ᱠᱚᱫᱚ ᱦᱩᱭᱱᱟ ᱱᱚᱛᱮ ᱨᱮ ᱱᱟᱦᱟᱜ ᱞᱮᱛᱟᱲ ᱜᱮ ᱢᱮᱱᱟᱜᱼᱟ ᱱᱚᱣᱟ ᱯᱟᱥᱴᱟ ᱦᱚᱸ ᱠᱟᱱᱟ ᱟᱞᱮᱭᱟᱜ ᱵᱟᱹᱭᱦᱟᱹᱲ ᱜᱮ ᱟᱨ ᱚᱱᱟ ᱠᱷᱚᱱ ᱪᱮᱛᱟᱱ ᱦᱚᱸ ᱟᱞᱮᱭᱟᱜ ᱵᱟᱹᱭᱦᱟᱹᱲ ᱟᱨ ᱱᱚᱛᱮ ᱥᱩᱨ ᱨᱮᱜᱮ ᱜᱷᱩᱴᱩ ᱵᱟᱹᱫᱽ ᱠᱚᱦᱚᱸ ᱢᱮᱱᱟᱜᱼᱟ ᱱᱚᱛᱮ ᱨᱮ ᱟᱨ ᱱᱚᱰᱮ ᱥᱤᱠᱤᱲ ᱵᱟᱹᱫᱽ ᱨᱮᱢᱟ ᱛᱚ ᱠᱟᱹᱢᱤ ᱞᱟᱹᱜᱤᱫ ᱛᱮ ᱫᱚᱛᱚ ᱠᱚ ᱦᱚᱨᱚᱜ ᱡᱟᱹᱨᱩᱨᱤ ᱜᱮᱭᱟ ᱱᱚᱜᱼᱚ ᱱᱚᱝᱠᱟ ᱛᱤ ᱮᱥᱮᱫ ᱵᱟᱝᱠᱷᱟᱱ ᱫᱚᱢᱮ ᱥᱤᱠᱤᱲ ᱜᱮ ᱟᱨ ᱥᱤᱠᱤᱲ ᱜᱮ ᱜᱩᱛᱩ ᱜᱮ ᱵᱩᱡᱷᱟᱹᱜᱼᱟ ᱚᱱᱟ ᱠᱷᱟᱹᱛᱤᱨ ᱟᱫᱚ ᱤᱧ ᱫᱚ ᱡᱟᱶᱟᱭᱟᱜ ᱫᱚᱛᱚᱧ ᱟᱹᱜᱩ ᱛᱟᱨᱟ ᱟᱠᱟᱫᱼᱟ ᱫᱟᱹᱭ ᱛᱤᱠᱤᱱ ᱜᱮᱠᱤᱱ ᱮᱢ ᱟᱠᱟᱫᱤᱧᱟ ᱡᱟᱶᱟᱭᱟᱜ ᱫᱚᱛᱚ ᱱᱚᱣᱟ ᱜᱮ ᱦᱚᱨᱚᱜᱮᱜ ᱟᱹᱧ ᱟᱨ ᱦᱚᱨᱚᱜ ᱠᱟᱛᱮ ᱜᱟᱢᱪᱷᱟ ᱛᱮ ᱫᱟᱹᱦᱲᱤ ᱦᱩᱭᱩᱜᱼᱟ ᱵᱟᱠᱷᱟᱱ ᱫᱚᱢᱮ ᱥᱤᱠᱤᱲᱟ ᱵᱮᱥ ᱵᱟᱭ ᱵᱩᱡᱷᱟᱹᱜᱼᱟ ᱥᱮ ᱚᱱᱟ ᱪᱤᱠᱟᱹ ᱚᱲᱟᱜ ᱦᱚᱲ ᱠᱚ ᱱᱚᱛᱮ ᱨᱮ ᱛᱟᱞᱮ ᱟᱬᱜᱟᱛ ᱨᱮᱠᱚ ᱥᱮᱴᱮᱨ ᱟᱠᱟᱱ ᱛᱮ ᱟᱹᱴᱤ ᱛᱚᱞ ᱠᱚ ᱮᱦᱚᱵ ᱟᱠᱟᱜᱼᱟ ᱱᱚᱛᱮ ᱨᱮ ᱦᱟᱱᱟᱨᱤᱧ ᱦᱚᱧᱟᱨᱤᱧ ᱟᱨ ᱟᱡᱽᱱᱟᱨᱤᱧ ᱢᱮᱱᱟᱭᱟ ᱥᱟᱶᱛᱮ ᱥᱩᱨ ᱚᱲᱟᱜ ᱨᱤᱱᱤᱡ ᱢᱟᱹᱭ ᱱᱟᱦᱟᱜ ᱟᱹᱪᱩ ᱟᱠᱟᱫᱮᱭᱟᱞᱮ ᱩᱱᱤ ᱦᱚᱸ ᱢᱮᱱᱟᱭᱟ ᱯᱩᱱ ᱦᱚᱲ ᱛᱮᱠᱚ ᱛᱚᱞᱮᱜᱼᱟ

ᱵᱟᱹᱫᱽ ᱠᱟᱹᱢᱤ ᱦᱮᱡ ᱟᱠᱟᱱᱟ ᱟᱨ ᱤᱧ ᱫᱚ ᱱᱟᱦᱟᱜ ᱟᱹᱴᱤ ᱛᱚᱞ ᱫᱚ ᱵᱟᱹᱧ ᱵᱟᱲᱟᱭᱟ ᱪᱮᱫᱟᱜ ᱥᱮ ᱦᱟᱸᱰᱮ ᱢᱟᱛᱚ ᱵᱟᱵᱟ ᱚᱲᱟᱜ ᱨᱮᱢᱟ ᱪᱟᱥᱵᱟᱥ ᱯᱟᱹᱦᱤᱞ ᱫᱚ ᱟᱹᱪᱩ ᱠᱟᱛᱮ ᱜᱮᱞᱮ ᱪᱟᱥᱵᱟᱥ ᱦᱚᱪᱚᱭ ᱛᱟᱦᱮᱱ ᱟᱨ ᱟᱞᱮ ᱫᱚ ᱜᱚᱲᱚ ᱵᱟᱲᱟ ᱠᱚ ᱡᱟᱦᱟᱸ ᱛᱤᱥ ᱠᱚᱨᱮ ᱢᱮᱱᱠᱷᱟᱱ ᱤᱧ ᱫᱚ ᱟᱹᱴᱤ ᱫᱚ ᱛᱤᱥ ᱦᱚᱸ ᱵᱟᱹᱧ ᱛᱚᱞ ᱵᱟᱲᱟ ᱟᱠᱟᱫᱼᱟ ᱚᱱᱟ ᱪᱤᱠᱟᱹ ᱟᱹᱴᱤ ᱢᱟᱛᱚ ᱵᱟᱵᱟ ᱛᱟᱠᱚ ᱟᱭᱳ ᱛᱟᱠᱚ ᱟᱨ ᱫᱟᱹᱭ ᱛᱟᱠᱚ ᱠᱚ ᱛᱚᱞᱮᱜᱼᱟ ᱟᱫᱚ ᱤᱧ ᱫᱚ ᱚᱱᱟ ᱟᱹᱴᱤ ᱜᱮ ᱵᱟᱨ ᱜᱟᱸᱰᱟ ᱠᱟᱛᱮ ᱢᱤᱫ ᱜᱟᱸᱰᱟ ᱟᱫᱷᱟ ᱠᱟᱛᱮ ᱚᱱᱠᱟ ᱵᱤᱸᱰᱟᱹᱧ ᱛᱚᱞᱮᱜᱼᱟ ᱱᱚᱜᱼᱚ ᱱᱚᱝᱠᱟ ᱱᱚᱜᱼᱚ ᱱᱚᱝᱠᱟ ᱵᱤᱸᱰᱟᱹᱧ ᱛᱚᱞ ᱮᱫᱼᱟ ᱱᱚᱣᱟ ᱫᱚ ᱱᱟᱦᱟᱜ ᱤᱭᱟᱹ ᱪᱮᱫ ᱠᱚ ᱞᱟᱹᱭᱟ ᱥᱟᱜᱟᱲ ᱨᱮ ᱱᱟᱦᱟᱜ ᱥᱟᱜᱟᱲ ᱜᱟᱹᱰᱤ ᱛᱮᱞᱮ ᱤᱫᱤᱭᱟ ᱥᱮ ᱟᱫᱚ ᱩᱱ ᱫᱚ ᱱᱟᱦᱟᱜ ᱞᱟᱫᱮ ᱠᱚ ᱱᱟᱦᱟᱜ ᱥᱩᱵᱤᱫᱷᱟᱜᱼᱟ ᱟᱨ ᱦᱟᱸᱰᱮ ᱡᱟᱦᱟᱸ ᱨᱮ ᱱᱟᱦᱟᱜ ᱠᱷᱟᱹᱨᱟᱹᱭ ᱨᱮ ᱵᱟᱹᱭᱥᱟᱹᱣ ᱦᱩᱭᱩᱜᱼᱟ ᱱᱤᱛᱚᱜ ᱢᱟ ᱠᱷᱟᱹᱨᱟᱹᱭ ᱢᱟ ᱵᱟᱞᱮ ᱡᱮᱨᱮᱲ ᱟᱠᱟᱫᱼᱟ ᱡᱮᱨᱮᱲ ᱦᱩᱭᱩᱜᱼᱟ ᱱᱟᱦᱟᱜ ᱟᱨ ᱚᱸᱰᱮ ᱵᱟᱹᱭᱥᱟᱹᱣ ᱦᱩᱭᱩᱜᱼᱟ ᱥᱮ ᱮᱱᱠᱷᱟᱱ ᱫᱚ ᱱᱚᱝᱠᱟ ᱵᱤᱸᱰᱟᱹ ᱛᱚᱞ ᱠᱟᱜ ᱠᱷᱟᱱ ᱞᱮᱜᱽᱫᱟ ᱨᱟᱠᱟᱵ ᱨᱮ ᱟᱬᱜᱚ ᱨᱮ ᱥᱩᱵᱤᱫᱷᱟ ᱦᱩᱭᱩᱜᱼᱟ ᱚᱱᱟ ᱠᱷᱟᱹᱛᱤᱨ ᱛᱮ ᱱᱚᱛᱮᱱᱟᱜ ᱫᱚ ᱵᱟᱹᱭᱦᱟᱹᱲ ᱠᱚᱨᱮᱱᱟᱜ ᱱᱟᱦᱟᱜ ᱨᱚᱦᱚᱲ ᱟᱠᱟᱱᱟ ᱟᱨ ᱱᱚᱣᱟ ᱠᱚᱜᱮ ᱤᱧ ᱫᱚ ᱵᱤᱸᱰᱟᱹᱧ ᱛᱚᱞ ᱞᱟᱹᱜᱤᱫᱚᱜ ᱱᱤᱛᱚᱝ ᱱᱚᱜᱼᱚ ᱱᱚᱣᱟ ᱯᱟᱥᱴᱟ ᱨᱮ ᱡᱟᱦᱟᱸ ᱛᱤᱱᱟᱹᱜ ᱜᱮ ᱱᱟᱦᱟᱜ ᱵᱤᱸᱰᱟᱹ ᱠᱚ ᱧᱮᱞᱚᱜ ᱠᱟᱱᱟ ᱚᱱᱟ ᱠᱚᱫᱚ ᱡᱚᱛᱚ ᱦᱚᱞᱟᱧ ᱛᱚᱞ ᱟᱠᱟᱫᱼᱟ ᱦᱚᱞᱟ ᱟᱨ ᱢᱟᱦᱫᱮᱨ ᱦᱚᱧ ᱛᱚᱞ ᱞᱮᱫᱼᱟ ᱛᱟᱦᱮᱸᱫ ᱠᱟᱹᱴᱤᱡ ᱟᱨ ᱱᱚᱜᱼᱚ ᱱᱟ ᱯᱟᱥᱴᱟ ᱫᱚ ᱱᱟᱦᱟᱜ ᱟᱹᱴᱤ ᱜᱮ ᱢᱮᱱᱟᱜᱼᱟ ᱱᱚᱣᱟ ᱟᱹᱴᱤ ᱠᱚᱫᱚ ᱵᱟᱨ ᱜᱟᱸᱰᱟ ᱠᱟᱛᱮ ᱢᱤᱫ ᱜᱟᱸᱰᱟ ᱟᱫᱷᱟ ᱠᱟᱛᱮᱱ ᱚᱱᱠᱟ ᱥᱟᱢᱴᱟᱣ ᱦᱚᱨᱟ ᱠᱟᱛᱮᱱ ᱛᱚᱞ ᱦᱩᱭᱩᱜ ᱠᱟᱱᱟ ᱟᱨ ᱱᱚᱜᱼᱚ ᱱᱚᱣᱟ ᱱᱚᱜᱼᱚ ᱱᱚᱝᱠᱟᱧ ᱛᱚᱞᱮᱫᱼᱟ ᱱᱚᱜᱼᱚ ᱱᱚᱝᱠᱟ ᱱᱟᱦᱟᱜ ᱞᱟᱫᱮ ᱦᱩᱭᱩᱜᱼᱟ ᱞᱟᱫᱮ ᱨᱮ ᱥᱩᱵᱤᱫᱷᱟᱜᱼᱟ ᱟᱨ ᱵᱟᱹᱭᱥᱟᱹᱣ ᱨᱮ ᱚᱱᱟ ᱠᱷᱟᱹᱛᱤᱨ

ᱠᱟᱹᱢᱤ ᱠᱟᱹᱢᱤ ᱛᱮ ᱞᱟᱸᱜᱟᱭᱮᱱᱟᱹᱧ ᱱᱤᱛᱚᱜ ᱫᱚ ᱛᱤᱠᱤᱱ ᱟᱠᱟᱱᱟ ᱟᱨ ᱱᱤᱛᱚᱜ ᱛᱤᱠᱤᱱ ᱫᱚ ᱱᱟᱦᱟᱜ ᱩᱢ ᱯᱷᱩᱨᱪᱟᱹᱜ ᱦᱩᱭᱩᱜᱼᱟ ᱱᱚᱰᱮ ᱥᱩᱨ ᱨᱮᱜᱮ ᱜᱟᱹᱰᱭᱟᱹ ᱢᱮᱱᱟᱜᱼᱟ ᱦᱚᱯᱚᱱ ᱥᱟᱺᱦᱤᱡ ᱚᱸᱰᱮ ᱜᱮ ᱟᱨ ᱛᱟᱭᱱᱚᱢ ᱯᱟᱥᱴᱟ ᱠᱤᱪᱷᱩ ᱛᱚᱞ ᱠᱚ ᱱᱟᱦᱟᱜ ᱵᱟᱹᱠᱤ ᱢᱮᱱᱟᱜ ᱜᱮᱭᱟ ᱚᱱᱟ ᱫᱚ ᱩᱢ ᱯᱚᱨᱮ ᱛᱮᱜᱮ ᱛᱚᱞ ᱦᱩᱭᱩᱜᱼᱟ ᱪᱮᱫᱟᱜ ᱥᱮ ᱱᱮᱛᱟᱨ ᱢᱟ ᱛᱤᱠᱤᱱ ᱵᱮᱲᱟ ᱜᱮ ᱩᱢᱩᱜ ᱜᱟᱱᱚᱜᱼᱟ ᱟᱹᱭᱩᱵ ᱥᱮᱛᱟᱜ ᱟᱹᱭᱩᱵ ᱢᱟ ᱫᱚᱢᱮ ᱨᱟᱵᱟᱝᱟ ᱨᱟᱵᱟᱝ ᱫᱤᱱ ᱠᱟᱱᱟ ᱟᱨ ᱪᱮᱬᱮ ᱠᱚ ᱥᱚᱠᱛᱚ ᱠᱚ ᱨᱟᱜᱮᱜᱼᱟ ᱮᱠᱫᱚᱢ ᱪᱮ ᱪᱮ ᱱᱚᱛᱮ ᱵᱟᱹᱫᱽ ᱥᱮᱫ ᱨᱮ ᱟᱹᱰᱤ ᱢᱚᱡᱟ ᱜᱮ ᱵᱩᱡᱷᱟᱹᱜᱼᱟ ᱮᱠᱫᱚᱢ ᱥᱟᱱᱛ ᱜᱮ ᱟᱨ ᱦᱚᱭ ᱵᱟᱲᱟᱭᱟ ᱟᱹᱰᱤ ᱡᱤᱭᱟᱹᱲ ᱡᱤᱭᱟᱹᱲ ᱜᱮ ᱵᱩᱡᱷᱟᱹᱜᱼᱟ ᱟᱨ ᱚᱲᱟᱜ ᱦᱚᱲ ᱠᱚᱫᱚ ᱛᱟᱞᱮ ᱱᱚᱣᱟᱴᱟᱜ ᱵᱟᱹᱫᱽ ᱨᱮᱫᱚ ᱢᱟᱲᱟᱝ ᱨᱮᱜᱮ ᱠᱚ ᱛᱚᱞ ᱥᱟᱹᱛ ᱟᱠᱟᱫ ᱫᱚ ᱮᱱᱠᱷᱟᱱ ᱫᱚ ᱦᱟᱱᱛᱮ ᱮᱴᱟᱜ ᱯᱟᱥᱴᱟ ᱨᱮᱠᱚ ᱛᱚᱞᱮᱜᱼᱟ ᱱᱤᱛᱚᱜ ᱫᱚ ᱡᱚᱛᱚ ᱦᱚᱲ ᱜᱮ ᱱᱤᱛᱚᱜ ᱩᱢ ᱠᱟᱛᱮ ᱟᱨ ᱵᱟᱹᱫᱽ ᱨᱮᱜᱮ ᱱᱟᱦᱟᱜ ᱫᱟᱠᱟ ᱞᱮ ᱡᱚᱢᱟ ᱚᱱᱛᱮ ᱨᱮ ᱡᱮᱰᱮᱨ ᱥᱮᱫ ᱨᱮ ᱡᱷᱟᱨᱱᱟ ᱞᱮᱠᱟ ᱫᱟᱜ ᱞᱤᱸᱜᱤᱱ ᱠᱟᱱᱟ ᱪᱮᱫᱟᱜ ᱥᱮ ᱟᱲᱮ ᱨᱮ ᱢᱚᱜᱽᱨᱟ ᱠᱚ ᱞᱟᱜᱟᱣ ᱟᱠᱟᱜᱼᱟ ᱦᱟᱱᱟ ᱯᱟᱥᱴᱟ ᱨᱮᱭᱟᱜ ᱡᱟᱦᱟᱸ ᱛᱤᱱᱟᱹᱜ ᱜᱮ ᱱᱚᱣᱟ ᱫᱚ ᱥᱚᱛ ᱠᱟᱱᱟ ᱥᱮ ᱵᱟᱹᱭᱦᱟᱹᱲ ᱥᱚᱛ ᱮᱱᱠᱷᱟᱱ ᱫᱚ ᱥᱮᱛᱮᱧ ᱫᱟᱜ ᱠᱚ ᱵᱩᱨᱩ ᱟᱲᱮ ᱨᱮᱜᱮ ᱵᱟᱹᱫᱽ ᱠᱚ ᱢᱮᱱᱟᱜᱼᱟ ᱥᱮ ᱥᱮᱛᱮᱧ ᱠᱟᱛᱮ ᱫᱟᱜ ᱠᱚ ᱦᱤᱡᱩᱜ ᱠᱟᱱᱟ ᱞᱤᱸᱜᱤ ᱵᱟᱲᱟᱜ ᱠᱟᱱᱟ ᱟᱨ ᱟᱹᱰᱤ ᱪᱮᱦᱨᱟ ᱟᱹᱰᱤ ᱡᱤᱭᱟᱹᱲ ᱜᱮ ᱵᱩᱡᱷᱟᱹᱜᱼᱟ ᱱᱚᱛᱮ ᱨᱮ ᱠᱟᱠᱟ ᱛᱟᱠᱚᱣᱟᱜ ᱵᱟᱹᱫᱽ ᱠᱚᱨᱮ ᱦᱩᱲᱩ ᱠᱚᱠᱚ ᱡᱷᱟᱠᱟ ᱟᱠᱟᱜᱼᱟ ᱟᱨ ᱟᱫᱷᱮᱱ ᱫᱚ ᱤᱫᱤ ᱠᱚᱦᱚᱸ ᱠᱚ ᱤᱫᱤᱭᱮᱫ ᱜᱮᱭᱟ ᱜᱚᱜ ᱠᱟᱛᱮᱱ ᱫᱤᱯᱤᱞ ᱠᱟᱛᱮᱱ ᱱᱚᱛᱮ ᱨᱮ ᱦᱚᱯᱚᱱ ᱟᱭᱳ ᱛᱟᱹᱠᱤᱱ ᱟᱨ ᱠᱟᱠᱟ ᱛᱟᱠᱚ ᱠᱚ ᱢᱮᱱᱟᱜ ᱠᱚᱣᱟ ᱵᱟᱹᱫᱽ ᱠᱟᱹᱢᱤ ᱦᱮᱡ ᱠᱟᱛᱮ ᱱᱩᱱᱟᱹᱜ ᱜᱟᱱ ᱦᱟᱹᱠᱩ ᱞᱮ ᱜᱚᱡ ᱟᱠᱟᱫ ᱠᱚᱣᱟ ᱱᱩᱱᱟᱹᱜ ᱜᱟᱱ ᱦᱟᱹᱠᱩ ᱞᱮ ᱜᱚᱡ ᱟᱠᱟᱫ ᱠᱚᱣᱟ ᱟᱹᱰᱤ ᱨᱟᱹᱥᱠᱟᱹ ᱜᱮ ᱱᱩᱠᱩ ᱫᱚ ᱪᱟᱹᱲᱠᱟᱹ ᱦᱟᱹᱠᱩ ᱠᱟᱱᱟ ᱠᱚ ᱱᱚᱜᱼᱚ ᱱᱚᱛᱮ ᱵᱩᱨᱩ ᱟᱲᱮ ᱥᱮᱫ ᱞᱮ ᱦᱮᱡ ᱟᱠᱟᱱᱟ ᱛᱮᱦᱮᱧ ᱫᱚ ᱱᱚᱜᱼᱚ ᱱᱚᱰᱮ ᱜᱟᱹᱰᱭᱟᱹ ᱨᱮ ᱩᱢᱩᱜ ᱞᱤᱧ ᱦᱮᱡ ᱟᱠᱟᱱᱟ ᱢᱟᱛᱠᱚᱢ ᱵᱩᱴᱟᱹ ᱞᱟᱛᱟᱨ ᱟᱨ ᱱᱚᱰᱮ ᱫᱚᱢᱮ ᱰᱷᱮᱨ ᱦᱟᱹᱠᱩ ᱢᱮᱱᱟᱜ ᱠᱚᱣᱟ ᱱᱩᱠᱩ ᱛᱟᱨᱟ ᱥᱚᱠᱛᱚ ᱦᱩᱰᱤᱧ ᱦᱩᱰᱤᱧ ᱦᱟᱹᱠᱩ ᱢᱮᱱᱟᱜ ᱠᱚᱣᱟ ᱫᱚᱢᱮ ᱠᱚ ᱫᱟᱬᱟ ᱵᱟᱲᱟᱭ ᱠᱟᱱᱟ ᱟᱨ ᱫᱟᱜ ᱥᱚᱠᱛᱚ ᱜᱟᱹᱦᱤᱨ ᱜᱮᱭᱟ ᱮᱠᱫᱚᱢ ᱞᱤᱞ ᱜᱮ ᱧᱮᱞᱚᱜ ᱠᱟᱱᱟ ᱦᱚᱲ ᱰᱩᱵᱩᱡᱚᱜ ᱢᱮᱱᱟᱜᱼᱟ ᱜᱟᱹᱰᱭᱟᱹ ᱫᱟᱜ ᱨᱮ ᱩᱢ ᱯᱷᱩᱨᱪᱟᱹ ᱠᱟᱛᱮ ᱱᱚᱰᱮ ᱡᱮᱰᱮᱨ ᱥᱮᱫ ᱨᱮ ᱫᱟᱠᱟ ᱡᱚᱢ ᱦᱩᱭᱩᱜ ᱠᱟᱱᱟ ᱱᱟᱦᱟᱜ ᱡᱚᱛᱚ ᱦᱚᱲ ᱫᱩᱲᱩᱵ ᱟᱠᱟᱱᱟ ᱠᱚ ᱤᱧ ᱦᱚᱸ ᱱᱤᱛᱚᱜ ᱤᱧ ᱡᱚᱢ ᱞᱟᱹᱜᱤᱫᱚᱜ ᱛᱮᱦᱮᱧ ᱫᱚ ᱛᱩᱲᱤ ᱟᱲᱟᱜ ᱠᱟᱭᱨᱟ ᱩᱛᱩ ᱟᱨ ᱠᱮᱱ ᱨᱮ ᱫᱟᱠᱟᱧ ᱡᱚᱢᱮᱜᱼᱟ ᱵᱟᱹᱴᱤ ᱠᱚ ᱩᱱᱟᱹᱜ ᱵᱟᱞᱮ ᱟᱹᱜᱩ ᱟᱠᱟᱜᱼᱟ ᱱᱚᱛᱮ ᱨᱮ ᱡᱚᱛᱚ ᱦᱚᱲ ᱢᱤᱫ ᱥᱟᱶᱛᱮ ᱟᱹᱰᱤ ᱢᱚᱡᱟ ᱵᱩᱡᱷᱟᱹᱜ ᱠᱟᱱᱟ ᱛᱮᱦᱮᱧ ᱫᱚ ᱤᱧ ᱩᱢᱩᱜ ᱡᱚᱠᱷᱚᱱ ᱩᱵ ᱠᱚᱧ ᱞᱚᱦᱚᱫ ᱞᱮᱫᱟ ᱛᱟᱦᱮᱸᱫ ᱨᱚᱦᱚᱲ ᱟᱹᱣᱨᱤ ᱨᱚᱦᱚᱲᱚᱜᱼᱟ ᱱᱟᱦᱟᱜ ᱡᱚᱢ ᱵᱟᱲᱟ ᱠᱟᱛᱮ ᱱᱤᱛᱚᱜ ᱨᱚᱦᱚᱲ ᱠᱟᱛᱮ ᱱᱟᱹᱠᱤᱡ ᱥᱟᱢᱴᱟᱣᱟᱹᱧ ᱟᱨ ᱱᱟᱦᱟᱜ ᱡᱚᱛᱚᱣᱟᱜ ᱡᱚᱢ ᱥᱟᱹᱛ ᱠᱟᱛᱮ ᱫᱚ ᱟᱨᱦᱚᱸ ᱫᱚᱦᱲᱟ ᱠᱟᱹᱢᱤ ᱦᱩᱭᱩᱜᱼᱟ ᱱᱤᱛᱚᱜ ᱫᱚ ᱟᱞᱮ ᱡᱚᱛᱚ ᱦᱚᱲ ᱫᱟᱠᱟ ᱠᱚᱞᱮ ᱡᱚᱢ ᱥᱟᱹᱛ ᱠᱮᱜᱼᱟ ᱟᱨ ᱛᱟᱭᱱᱚᱢ ᱯᱟᱥᱴᱟ ᱨᱮ ᱱᱚᱛᱮ ᱨᱮ ᱟᱞᱮᱭᱤᱡ ᱠᱟᱲᱟ ᱢᱮᱱᱟᱜ ᱠᱤᱱᱟ ᱩᱱᱠᱤᱱ ᱛᱟᱨᱟ ᱩᱱᱠᱤᱱ ᱫᱚ ᱵᱮᱪᱟᱨᱟ ᱜᱷᱟᱥ ᱡᱚᱢ ᱫᱚ ᱵᱟᱞᱮ ᱤᱫᱤᱭᱮᱫ ᱠᱤᱱᱟ ᱪᱮᱫᱟᱜ ᱥᱮ ᱠᱟᱹᱢᱤ ᱱᱤᱛᱚᱜ ᱵᱷᱤᱲ ᱨᱮ ᱟᱹᱛᱤᱧ ᱤᱫᱤ ᱥᱚᱢᱚᱭ ᱵᱟᱝ ᱦᱩᱭᱩᱜ ᱠᱟᱱᱟ ᱚᱱᱟ ᱪᱤᱠᱟᱹ ᱛᱚᱞ ᱨᱮᱜᱮ ᱢᱮᱱᱟᱜ ᱠᱤᱱᱟ ᱟᱨ ᱟᱹᱠᱤᱱ ᱫᱚ ᱨᱚᱦᱚᱲ ᱵᱩᱥᱩᱵ ᱜᱮᱞᱮ ᱡᱚᱢ ᱦᱚᱪᱚᱭᱮᱫ ᱠᱤᱱᱟ ᱟᱫᱚ ᱫᱟᱹᱭ ᱱᱟᱦᱟᱜ ᱫᱟᱜ ᱟᱹᱜᱩ ᱟᱹᱠᱤᱱ ᱠᱟᱱᱟᱭ ᱫᱟᱜ ᱠᱚᱠᱤᱱ ᱧᱩᱭᱟ ᱱᱤᱛᱚᱝ ᱱᱤᱛᱚᱜ ᱟᱹᱭᱩᱵ ᱵᱮᱲᱟᱭᱮᱱᱟ ᱟᱨ ᱱᱤᱭᱟᱹ ᱫᱚ ᱞᱟᱜᱽᱵᱷᱟᱜᱽ ᱞᱟᱜᱽᱵᱷᱟᱜᱽ ᱥᱟᱹᱛ ᱮᱱᱟ ᱠᱟᱹᱡ ᱜᱟᱱ ᱵᱟᱨ ᱞᱟᱭᱤᱱ ᱦᱟᱸᱜ ᱦᱟᱱᱟ ᱟᱲᱮ ᱠᱚᱬ ᱥᱮᱫ ᱨᱮ ᱢᱮᱱᱟᱜᱼᱟ ᱜᱟᱯᱟ ᱥᱮᱛᱟᱜ ᱜᱮ ᱱᱟᱦᱟᱜ ᱥᱟᱹᱛ ᱜᱚᱫᱚᱜᱼᱟ ᱟᱨ ᱱᱚᱛᱮ ᱨᱮ ᱵᱟᱵᱟ ᱟᱨ ᱟᱭᱳ ᱛᱤᱠᱤᱱ ᱦᱟᱱᱠᱤᱱ ᱥᱟᱺᱜᱤᱧ ᱨᱮ ᱩᱱᱠᱤᱱ ᱫᱚᱞᱮ ᱵᱟᱹᱜᱤ ᱦᱚᱴᱚ ᱟᱹᱠᱤᱱ ᱠᱟᱱᱟ ᱟᱨ ᱟᱞᱮ ᱫᱚ ᱵᱟᱹᱠᱤ ᱫᱚ ᱱᱟᱦᱟᱜ ᱢᱤᱫ ᱦᱚᱲ ᱡᱟᱦᱟᱸᱭ ᱞᱮ ᱟᱹᱪᱩ ᱞᱮᱫᱮ ᱩᱱᱤ ᱫᱚ ᱪᱟᱞᱟᱣᱮᱱᱟᱭ ᱢᱟᱹᱭ ᱜᱤᱫᱽᱨᱟᱹ ᱫᱚ ᱟᱨ ᱫᱟᱹᱭ ᱛᱮᱞᱤᱧ ᱟᱹᱞᱤᱧ ᱦᱚᱸᱞᱤᱧ ᱪᱟᱞᱟᱜᱼᱟ ᱱᱤᱛᱚᱜ ᱫᱚ ᱡᱚᱛᱚ ᱰᱮᱠᱪᱤ ᱠᱚ ᱞᱩᱜᱽᱲᱤ ᱠᱚ ᱥᱟᱢᱴᱟᱣ ᱠᱟᱛᱮᱱ ᱱᱤᱛᱚᱜ ᱪᱟᱸᱫᱚ ᱦᱚᱸ ᱦᱟᱹᱥᱩᱨᱚᱜ ᱠᱟᱱᱟᱭ ᱡᱚᱛᱚ ᱥᱟᱢᱟᱱ ᱠᱚ ᱥᱟᱵ ᱥᱟᱢᱴᱟᱣ ᱠᱟᱛᱮ ᱵᱟᱵᱟ ᱵᱩᱰᱤᱭᱟ ᱟᱹᱜᱩ ᱞᱮᱫᱼᱟ ᱛᱟᱦᱮᱸᱫ ᱱᱚᱣᱟ ᱦᱚᱸᱞᱤᱧ ᱤᱫᱤ ᱛᱚᱨᱟᱭᱟ ᱟᱨ ᱡᱷᱚᱞᱟ ᱠᱚ ᱫᱮᱞᱟ ᱫᱟᱲᱮᱭᱟᱜᱼᱟ ᱡᱷᱚᱞᱟ ᱜᱮ ᱥᱚᱛᱟ ᱢᱟᱱ ᱠᱟᱱ ᱟᱹᱵᱤᱱ ᱫᱚ ᱛᱮᱦᱮᱧ ᱫᱚ ᱰᱤᱠᱪᱤ ᱫᱚ ᱵᱟᱹᱵᱤᱱ ᱫᱤᱯᱤᱞ ᱟᱠᱟᱜᱼᱟ ᱦᱚᱞᱟ ᱦᱚᱞᱟ ᱫᱤᱯᱤᱞ ᱠᱟᱛᱮ ᱛᱟᱲᱟᱢ ᱫᱚ ᱟᱹᱰᱤ ᱡᱷᱟᱹᱜ ᱫᱚ ᱵᱤᱨ ᱠᱚᱨᱮ ᱫᱚ ᱥᱟᱱᱟᱢ ᱠᱚᱜᱮ ᱥᱟᱹᱜᱩᱱ ᱥᱮᱛᱟᱜ ᱛᱮᱦᱮᱧ ᱫᱚ ᱱᱟᱜ ᱫᱚᱥᱟᱨ ᱥᱮᱛᱟᱜ ᱠᱟᱱᱟ ᱟᱨ ᱱᱚᱛᱮ ᱨᱮ ᱫᱟᱠᱟ ᱚᱲᱟᱜ ᱨᱮᱜᱮ ᱢᱤᱱᱟᱹᱧᱟ ᱫᱟᱠᱟ ᱩᱛᱩ ᱠᱚ ᱤᱥᱤᱱ ᱵᱟᱲᱟ ᱠᱚ ᱥᱟᱹᱛ ᱮᱱᱟ ᱛᱮᱦᱮᱧ ᱱᱤᱛᱚᱜ ᱱᱟᱜ ᱵᱞᱚᱜ ᱤᱧ ᱮᱰᱤᱴ ᱮᱫᱟ ᱛᱟᱦᱮᱸᱫ ᱟᱫᱚ ᱮᱰᱤᱴ ᱮᱰᱤᱴ ᱛᱤᱧ ᱧᱮᱞ ᱠᱮᱫᱼᱟ ᱡᱮ ᱦᱚᱞᱟ ᱢᱟᱫᱷᱮᱨ ᱠᱷᱚᱱᱟᱜ ᱵᱞᱚᱜ ᱦᱚᱸ ᱢᱩᱪᱟᱹᱫ ᱦᱚᱸ ᱵᱮᱥᱛᱮ ᱵᱟᱹᱧ ᱢᱩᱪᱟᱹᱫᱮᱜᱼᱟ ᱟᱨ ᱚᱱᱠᱟᱜᱤᱧ ᱯᱳᱥᱴ ᱠᱟᱜ ᱠᱟᱱᱟ ᱮᱱᱦᱚᱸ ᱟᱯᱮ ᱠᱚ ᱠᱩᱥᱤᱭᱟᱜ ᱠᱟᱱᱟ ᱯᱮ ᱵᱞᱚᱜ ᱠᱚ ᱞᱟᱭᱤᱠ ᱮᱜᱼᱟ ᱯᱮ ᱠᱚᱢᱮᱱᱴ ᱮᱜᱼᱟ ᱯᱮ ᱟᱨᱦᱚᱸ ᱰᱷᱮᱨ ᱫᱷᱟᱨᱟ ᱡᱟᱦᱟᱸᱭ ᱠᱚ ᱤᱧᱟᱹᱜ ᱟᱹᱛᱩ ᱫᱤᱥᱚᱢ ᱨᱮᱭᱟᱜ ᱵᱞᱚᱜ ᱯᱮ ᱠᱩᱥᱤᱭᱟᱜ ᱠᱟᱱᱟ ᱮᱱᱠᱷᱟᱱ ᱰᱷᱮᱨ ᱫᱷᱟᱨᱟ ᱞᱟᱭᱤᱠ ᱮᱢ ᱯᱮ ᱠᱚᱢᱮᱱᱴ ᱯᱮ ᱟᱨ ᱡᱟᱦᱟᱸᱭ ᱠᱚ ᱪᱮᱱᱮᱞ ᱨᱮ ᱱᱟᱣᱟ ᱜᱮᱭᱟ ᱯᱮ ᱱᱤᱛ ᱦᱟᱹᱵᱤᱡ ᱦᱚᱸ ᱵᱟᱯᱮ ᱥᱟᱵᱥᱠᱨᱟᱭᱤᱵ ᱟᱠᱟᱫᱼᱟ ᱮᱱᱠᱷᱟᱱ ᱫᱚ ᱥᱟᱵᱥᱠᱨᱟᱭᱤᱵ ᱛᱟᱵᱚᱱ ᱯᱮ ᱟᱨ ᱵᱩᱜᱤ ᱵᱟᱹᱲᱤᱡ ᱠᱚᱫᱚ ᱱᱟᱦᱟᱜ ᱠᱚᱢᱮᱱᱴ ᱢᱟᱫᱽᱫᱷᱚᱢ ᱛᱮᱜᱮ ᱞᱟᱹᱭ ᱛᱟᱵᱚᱱ ᱯᱮ ᱛᱚᱵᱮ ᱛᱮᱦᱮᱧᱟᱜ ᱵᱞᱚᱜ ᱫᱚ ᱱᱚᱰᱮ ᱜᱤᱧ ᱢᱩᱪᱟᱹᱫ ᱠᱟᱜ ᱠᱟᱱᱟ ᱟᱹᱰᱤ ᱞᱚᱜᱚᱱ ᱧᱟᱯᱟᱢ ᱟᱵᱚᱱ ᱱᱟᱦᱟᱜ ᱫᱚᱥᱟᱨ ᱵᱞᱚᱜ ᱨᱮ ᱯᱩᱨᱟᱹ ᱱᱤᱛᱚᱜ ᱢᱟ ᱜᱚᱲᱟ ᱠᱟᱹᱴᱷᱤ ᱛᱚᱞ ᱠᱚ ᱪᱟᱹᱞᱩ ᱟᱠᱟᱱᱟ ᱤᱧ ᱢᱟ ᱵᱟᱹᱧ ᱵᱟᱲᱟᱭᱟ ᱮᱱᱦᱚᱸ ᱚᱱᱟ ᱛᱚᱞ ᱵᱟᱲᱟᱭᱮᱫ ᱟᱹᱧ ᱡᱟᱦᱟᱸ ᱞᱮᱠᱟ ᱚᱱᱟ ᱵᱤᱸᱰᱟᱹ ᱠᱚ ᱛᱚ ᱱᱤᱛᱚᱜ ᱦᱚᱱᱟᱜ ᱫᱟᱹᱛᱟᱹᱱᱤ ᱯᱷᱨᱮᱥ ᱵᱟᱲᱟ ᱠᱟᱛᱮᱱ ᱡᱚᱢ ᱵᱟᱲᱟ ᱠᱟᱛᱮᱱ ᱯᱷᱤᱨ ᱥᱮ ᱱᱤᱛᱚᱜ ᱵᱟᱹᱫᱽ ᱪᱟᱞᱟᱣ ᱦᱩᱭᱩᱜᱼᱟ ᱴᱷᱤᱠ ᱜᱮᱭᱟ ᱧᱟᱯᱟᱢᱟᱵᱚᱱ ᱱᱟᱦᱟᱜ ᱟᱨᱦᱚᱸ ᱫᱚᱥᱟᱨ ᱵᱞᱚᱜ ᱨᱮ ᱫᱮᱠᱷᱟᱣ ᱟᱯᱮᱭᱟᱹᱧ ᱱᱟᱣᱟ ᱱᱟᱣᱟᱱᱟᱜ ᱵᱷᱤᱰᱤᱭᱳ ᱠᱚ ᱤᱧ ᱥᱟᱞᱟᱜ ᱱᱚᱝᱠᱟ ᱜᱮ ᱡᱩᱲᱟᱣ ᱦᱩᱭᱟ ᱛᱟᱦᱮᱱ ᱛᱟᱵᱚᱱ ᱯᱮ ᱵᱞᱚᱜ ᱢᱟᱫᱽᱫᱷᱚᱢ ᱛᱮ ᱢᱟ ᱮᱱᱠᱷᱟᱱ ᱥᱟᱱᱟᱢ ᱠᱚᱜᱮ ᱡᱚᱦᱟᱨ ᱤᱧ ᱯᱟᱦᱴᱟ ᱥᱮᱫ ᱠᱷᱚᱱᱟᱜ